ᱟᱵᱚ ᱯᱟᱲᱦᱟᱣ ᱚᱠᱟ ᱚᱱᱚᱬᱦᱮ ᱚᱠᱟ ᱪᱚ ᱦᱟᱯᱮᱱ ᱚᱱᱟ ᱨᱤᱱᱤᱡ ᱚᱱᱚᱞᱤᱭᱟᱹ ᱦᱩᱭᱩᱜ ᱠᱟᱱᱟᱭ ᱱᱟᱨᱟᱭᱚᱱ ᱥᱚᱨᱮᱱ ᱛᱚᱲᱮ ᱥᱩᱛᱟᱹᱢ ᱦᱚᱱᱚᱛ ᱩᱱᱠᱤᱱᱟᱜ ᱡᱟᱱᱟᱢ ᱦᱚᱱᱚᱛ ᱥᱤᱝᱵᱷᱩᱢ ᱟᱹᱛᱩ ᱪᱷᱚᱴᱟ ᱟᱥᱟᱞ ᱥᱤᱞᱟ ᱵᱟᱵᱟ ᱧᱩᱛᱩᱢ ᱨᱚᱜᱷᱩᱵᱤᱨ ᱥᱚᱨᱮᱱ ᱟᱭᱳ ᱥᱤᱛᱟᱹ ᱱᱟᱭᱤᱱᱴᱤᱱ ᱯᱷᱳᱨᱴᱤ ᱥᱮᱵᱷᱮᱱ ᱨᱮ ᱵᱤ ᱮ ᱯᱟᱥ ᱠᱟᱹᱢᱤ ᱛᱟᱹᱠᱤᱱ ᱫᱚ ᱢᱟᱪᱮᱫ ᱛᱟᱹᱠᱤᱱᱟᱜ ᱯᱚᱛᱚᱵ ᱠᱚᱫᱚ ᱦᱩᱭᱩᱜ ᱠᱟᱱᱟ ᱜᱤᱨᱟᱹ ᱚᱱᱚᱬᱦᱮ ᱟᱥᱟᱲ ᱵᱤᱱᱛᱤ ᱚᱱᱚᱬᱦᱮ ᱠᱤᱨᱥᱛᱟᱹᱱ ᱠᱟᱹᱞᱤ ᱠᱟᱵᱽᱭᱚ ᱵᱤᱱ ᱥᱟᱨ ᱢᱟᱭᱟᱝ ᱠᱷᱮᱞᱳᱰ ᱦᱟᱯᱲᱟᱢ ᱠᱟᱛᱷᱟ ᱚᱱᱚᱞ ᱢᱟᱴᱷᱟ ᱥᱩᱨᱟᱹ ᱚᱱᱚᱞ ᱟᱨ ᱟᱭᱢᱟ ᱥᱤᱨᱯᱷᱟᱹ ᱠᱤᱱ ᱧᱟᱢ ᱟᱠᱟᱫᱟ ᱱᱤᱛᱚᱜ ᱟᱵᱚ ᱟᱱᱟᱴ ᱟᱹᱲᱟᱹ ᱨᱮᱱᱟᱜ ᱢᱮᱱᱮᱛ ᱵᱚᱱ ᱧᱮᱞ ᱞᱮᱜᱮ ᱪᱚᱨᱟᱜᱷᱟᱴ

ᱱᱚᱜᱼᱚ ᱱᱚᱣᱟ ᱵᱚᱱ ᱧᱮᱞᱟ ᱵᱟᱹᱫᱽ ᱩᱯᱟᱹᱞ ᱪᱚᱨᱟ ᱜᱷᱟᱴ ᱨᱮ ᱩᱱᱩᱢᱚᱜᱼᱟ ᱞᱟᱹᱣᱠᱟᱹ ᱛᱟᱞᱟᱝ ᱠᱚᱨᱚ ᱢᱮᱞᱟ ᱯᱷᱚᱞ ᱡᱩᱫᱤ ᱚᱱᱟᱜᱮ ᱚᱢᱚᱨ ᱪᱟᱯᱮ ᱞᱮᱱᱟ ᱜᱩᱲᱜᱩ ᱫᱷᱤᱨᱤ ᱵᱟᱦᱟ ᱵᱟᱸᱫᱮᱞᱟ ᱨᱮ ᱵᱟᱦᱟ ᱛᱩᱞᱟᱹᱢ ᱩᱱᱩᱢ ᱞᱮᱱᱟ ᱛᱚᱲᱮ ᱯᱩᱠᱷᱨᱤ ᱨᱮ ᱮᱱᱦᱚᱸ ᱜᱚᱜᱚᱨ ᱥᱟᱞᱚ ᱥᱟᱱᱰᱟ ᱞᱚᱝ ᱥᱚᱲᱚᱠ ᱱᱤᱪᱤᱱ ᱱᱤᱪᱤᱱ ᱛᱤᱢᱤᱱ ᱪᱚ ᱥᱟᱺᱜᱤᱧ ᱚᱠᱟᱨᱮ ᱢᱩᱪᱟᱹᱫ ᱥᱟᱹᱨᱤ ᱠᱟᱱᱟ ᱯᱚᱦᱟ ᱯᱚᱦᱟ ᱞᱟᱹᱵᱤᱫ ᱞᱤᱵᱤᱨ ᱵᱟ ᱪᱟᱸᱫᱚ ᱯᱮᱞ ᱥᱟᱹᱨᱤ ᱠᱟᱱᱟ ᱢᱟᱨᱥᱟᱞ ᱞᱤᱜᱤᱨ ᱪᱚᱸᱜ ᱪᱮᱬᱮ ᱨᱩᱞᱤ ᱟᱛᱟᱝ ᱪᱤᱠᱟᱹᱬ ᱨᱟᱣᱟᱞ ᱥᱟᱹᱨᱤ ᱠᱟᱱᱟ ᱛᱤᱠᱤᱱ ᱛᱮᱨᱟᱝ ᱨᱟᱹᱛ ᱛᱟᱨᱟᱥᱤᱧ ᱛᱟᱱᱟᱞᱟᱢ ᱩᱫᱟᱹᱥ ᱟᱸᱴ ᱥᱟᱹᱨᱤ ᱠᱟᱱᱟ ᱛᱩᱫᱮᱨᱟ ᱜᱩᱛᱨᱩ ᱥᱟᱦᱮᱸᱫ ᱥᱟᱹᱨᱤ ᱠᱟᱱᱟ ᱟᱱᱟ ᱥᱩᱨ ᱟᱱᱟ ᱪᱩᱨ ᱥᱮᱫ ᱢᱮᱱᱟᱜᱼᱟ ᱧᱩᱦᱩᱢ ᱧᱤᱫᱟᱹ ᱟᱢᱵᱟᱥ ᱛᱩᱱᱩᱢ ᱧᱩᱛ ᱱᱚᱨᱚᱢ ᱛᱩᱞᱟᱹᱢ ᱦᱚᱭᱛᱚ ᱢᱩᱞᱩᱡ ᱪᱟᱸᱫᱚ ᱛᱮᱞᱛᱮᱡ ᱛᱮᱞᱟ ᱦᱚᱭᱛᱚ ᱤᱯᱤᱞ ᱵᱟᱦᱟ ᱞᱚᱜᱚᱫ ᱞᱩᱢᱟᱹᱝ ᱦᱚᱭᱛᱚ ᱢᱮᱱᱟᱜ ᱢᱩᱱᱤ ᱟᱨ ᱦᱚᱸ ᱡᱟᱦᱟᱱᱟᱜ ᱡᱟᱦᱟᱱᱟᱜ ᱡᱚᱛᱚ ᱠᱤᱪᱷᱩ ᱥᱟᱱᱟᱢ ᱥᱟᱞᱟᱜ ᱠᱟᱡᱮ ᱠᱟᱡᱮ ᱛᱮᱜᱮ ᱡᱤᱭᱚᱱ ᱱᱩᱨᱩᱫ ᱠᱟᱛᱮ ᱱᱩᱨ ᱱᱩᱨᱜᱩᱢ ᱱᱚᱜ ᱢᱟᱨᱮ ᱥᱚᱲᱚᱠ ᱫᱚ ᱥᱚᱱᱰᱟᱞᱟᱝ ᱞᱮᱵᱮᱫ ᱵᱩᱨᱩ ᱨᱮ ᱞᱟᱹᱣᱠᱟᱹ ᱡᱟᱹᱛᱨᱤ ᱟᱢ ᱟᱨ ᱤᱧ ᱥᱟᱹᱢᱩᱫᱽᱨᱤ ᱦᱚᱛᱚᱫ ᱟᱨ ᱛᱟᱥ ᱟᱨ ᱥᱤᱢ ᱟᱹᱱᱟᱹᱛᱩ ᱟᱥᱮᱱ ᱡᱤᱭᱚᱱ ᱡᱤᱭᱚᱱ ᱞᱮᱠᱟ ᱫᱩᱨᱟᱹᱝ ᱟᱥᱮᱱ ᱡᱤᱣᱤ ᱡᱤᱭᱟᱹᱞᱤ ᱨᱮ ᱡᱟᱸᱜᱮ ᱴᱷᱚᱯ ᱢᱤᱫ ᱵᱟᱨ ᱟᱥᱮᱱ ᱦᱟᱹᱴᱤᱧ ᱨᱮᱞᱟ ᱵᱮᱨᱛᱷᱟ ᱨᱮ ᱛᱷᱟᱨ ᱥᱤᱨᱟᱹᱢ ᱨᱮᱦᱮᱫ ᱥᱟᱨᱚ ᱠᱟᱨᱟᱢ ᱨᱮ ᱢᱤᱫᱩ ᱢᱮᱫᱮᱞᱟᱝ ᱦᱚᱛᱚ ᱡᱟᱝ ᱠᱟᱝᱠᱟ ᱠᱟᱱᱟᱥᱚ